ᱚ ᱥᱟᱱᱟᱢ ᱜᱟᱛᱮ ᱠᱚᱜᱮ ᱚᱞ ᱪᱤᱠᱤ ᱢᱟᱨᱥᱟᱞ ᱫᱷᱟᱨᱤ ᱭᱩᱴᱩᱵᱽ ᱪᱮᱱᱮᱞ ᱯᱟᱦᱴᱟ ᱠᱷᱚᱱ ᱥᱟᱹᱜᱩᱱ ᱫᱟᱨᱟᱢ ᱟᱨ ᱥᱟᱭ ᱥᱟᱭ ᱡᱚᱦᱟᱨ ᱤᱧ ᱜᱮ ᱟᱯᱮ ᱠᱚ ᱤᱡ ᱢᱟᱱᱚᱥ ᱢᱟ ᱛᱚᱵᱮ ᱟᱯᱮ ᱠᱚ ᱥᱟᱢᱟᱝ ᱨᱮ ᱟᱨ ᱢᱤᱫᱴᱟᱝ ᱵᱷᱤᱰᱭᱳ ᱟᱹᱜᱩ ᱠᱟᱛᱮ ᱤᱧ ᱦᱮᱡ ᱟᱠᱟᱱᱟ ᱱᱚᱣᱟ ᱵᱷᱤᱰᱭᱳ ᱨᱮᱫᱚ ᱵᱚᱱ ᱯᱟᱲᱦᱟᱣᱼᱟ ᱟᱨ ᱵᱟᱝᱢᱟ ᱪᱮᱫᱚᱜ ᱟᱵᱚᱱ ᱞᱟᱠᱪᱟᱨ ᱥᱮᱨᱮᱧ ᱨᱮᱱᱟᱜ ᱢᱤᱫᱴᱟᱝ ᱥᱮᱨᱮᱧ ᱫᱚᱝ ᱥᱮᱨᱮᱧ ᱦᱟᱸᱜ ᱛᱟᱵᱚᱱ ᱚᱱᱟ ᱫᱚ ᱛᱚ ᱫᱮᱞᱟ ᱵᱚᱱ ᱮᱛᱚᱦᱚᱵᱟ ᱮᱛᱚᱦᱚᱵ ᱢᱟᱲᱟᱝ ᱨᱮ ᱦᱟᱸᱜ ᱞᱤᱧ ᱞᱟᱹᱭ ᱧᱚᱜ ᱜᱮᱭᱟ ᱡᱮ ᱟᱹᱞᱤᱧ ᱫᱚ ᱱᱟᱜ ᱚᱱᱠᱟ ᱨᱟᱦᱟ ᱠᱚᱫᱚ ᱱᱟᱜ ᱵᱟᱹᱞᱤᱧ ᱵᱟᱲᱟᱭ ᱜᱚᱫᱼᱟ ᱩᱱᱟᱹᱜ ᱫᱚ ᱵᱮᱥ ᱴᱷᱟᱹᱣᱠᱟᱹ ᱥᱟᱺᱦᱤᱡ ᱫᱚ ᱟᱫᱚ ᱞᱤᱧ ᱟᱥᱚᱜ ᱠᱟᱱᱟ ᱚᱠᱚᱭ ᱠᱚ ᱧᱮᱧᱮᱞ ᱦᱚᱲ ᱠᱚ ᱡᱩᱫᱤ ᱚᱠᱚᱭ ᱨᱟᱦᱟ ᱠᱚ ᱦᱟᱸᱜ ᱵᱟᱲᱟᱭ ᱠᱷᱟᱱ ᱠᱚᱢᱮᱱᱴ ᱥᱮᱠᱥᱚᱱ ᱨᱮᱵᱚᱱ ᱞᱟᱹᱭ ᱢᱟ ᱟᱫᱚ ᱟᱹᱞᱤᱧ ᱫᱚ ᱟᱹᱞᱤᱧ ᱞᱮᱠᱟ ᱛᱮᱜᱮ ᱱᱟᱜ ᱞᱤᱧ ᱨᱟᱦᱟᱭᱮᱫᱼᱟ ᱟᱨ ᱵᱟᱝᱢᱟ ᱞᱤᱧ ᱥᱮᱨᱮᱧᱮᱫᱼᱟ ᱱᱟᱜ ᱟᱨ ᱱᱮᱜᱼᱮ ᱱᱤᱭᱟᱹ ᱦᱚᱲ ᱠᱚ ᱱᱟᱜ ᱵᱷᱤᱰᱤᱭᱳ ᱮᱛᱚᱦᱚᱵ ᱢᱟᱲᱟᱝ ᱡᱮᱢᱚᱱ ᱵᱷᱤᱰᱤᱭᱳ ᱫᱚ ᱢᱩᱪᱟᱹᱫ ᱵᱷᱳᱨ ᱜᱮᱵᱚᱱ ᱧᱮᱞ ᱢᱟ ᱚᱱᱟ ᱵᱚᱱ ᱴᱷᱤᱠᱟᱹ ᱫᱟᱲᱮᱭᱟᱜᱼᱟ ᱛᱚ ᱤᱱᱟᱹ ᱢᱟᱲᱟᱝ ᱨᱮ ᱯᱚᱛᱚᱵ ᱠᱚᱵᱚᱱ ᱧᱮᱞ ᱧᱚᱜᱟ ᱱᱚᱜᱼᱚ ᱱᱚᱝᱠᱟ ᱦᱟᱸᱜ ᱛᱟᱵᱚᱱ ᱯᱚᱛᱚᱵ ᱢᱮᱱᱟᱜᱼᱟ ᱱᱚᱜᱼᱚᱭ ᱱᱟᱦᱟᱜ ᱛᱟᱵᱚᱱ ᱚᱞ ᱟᱠᱟᱫ ᱟᱹᱠᱤᱱ ᱟᱵᱚᱨᱮᱱ ᱚᱞ ᱜᱩᱨᱩ ᱵᱟᱵᱟ ᱛᱟᱹᱠᱤᱱ ᱜᱮ ᱱᱟᱦᱟᱜ ᱱᱩᱠᱤᱱ ᱪᱤᱛᱟᱹᱨ ᱠᱚ ᱱᱟᱦᱟᱜ ᱢᱮᱱᱟᱜᱼᱟ ᱛᱟᱹᱠᱤᱱ ᱱᱚᱜᱼᱚᱭ ᱱᱟᱦᱟᱜ ᱚᱱᱟ ᱠᱟᱱᱟ ᱱᱚᱰᱮ ᱞᱟᱠᱪᱟᱨ ᱥᱮᱨᱮᱧ ᱛᱟᱵᱚᱱ ᱟᱪᱪᱷᱟ ᱵᱟᱝᱟ ᱛᱚ ᱫᱮᱞᱟ ᱵᱚᱱ ᱮᱛᱚᱦᱚᱵᱟ ᱛᱚᱵᱮ ᱫᱚᱝ ᱥᱮᱨᱮᱧ

ᱟᱢᱟᱜ ᱡᱟᱹᱛᱤ ᱞᱟᱹᱜᱤᱫ ᱟᱢᱟᱜ ᱫᱷᱚᱨᱚᱢ ᱞᱟᱹᱜᱤᱫ ᱡᱟᱦᱟᱸᱭ ᱫᱚ ᱵᱟᱭ ᱧᱮᱧᱮᱞᱮ ᱟᱢ ᱜᱮ ᱧᱮᱞ ᱢᱮ ᱡᱟᱦᱟᱸᱭ ᱫᱚ ᱵᱟᱭ ᱧᱮᱧᱮᱞᱮ ᱟᱢ ᱜᱮ ᱧᱮᱞ ᱢᱮ ᱛᱚ ᱱᱚᱜᱼᱚ ᱱᱚᱝᱠᱟ ᱦᱟᱸᱜ ᱛᱟᱵᱚᱱ ᱛᱟᱦᱮᱸ ᱠᱟᱱᱟ ᱚᱸᱰᱮ ᱦᱟᱸᱜ ᱛᱟᱵᱚᱱ ᱠᱤᱪᱷᱩ ᱠᱤᱪᱷᱩ ᱞᱟᱹᱭ ᱧᱚᱜ ᱟᱵᱚᱱᱟ ᱱᱚᱣᱟ ᱫᱚ ᱦᱟᱸᱜ ᱪᱮᱫ ᱛᱟᱵᱚᱱ ᱚᱸᱰᱮ ᱱᱟᱜ ᱚᱞ ᱢᱮᱱᱟᱜ ᱛᱟᱢᱟ ᱨᱚᱲ ᱢᱮᱱᱟᱜ ᱛᱟᱢᱟ ᱫᱷᱚᱨᱚᱢ ᱢᱮᱱᱟᱜ ᱛᱟᱢᱟ ᱟᱢ ᱦᱚᱸ ᱢᱮᱱᱟᱢ ᱱᱚᱸᱰᱮ ᱫᱚ ᱱᱟᱦᱟᱜ ᱪᱮᱫ ᱱᱟᱥᱮ ᱢᱮᱱᱟᱜᱼᱟ ᱠᱟᱛᱷᱟ ᱨᱮ ᱞᱟᱹᱭ ᱟᱠᱟᱱᱟ ᱠᱤᱱ ᱚᱞ ᱢᱮᱱᱟᱜ ᱛᱟᱢᱟ ᱟᱵᱚᱣᱟᱜ ᱢᱮᱱᱟᱜᱼᱟ ᱪᱮ ᱵᱟᱝᱟ ᱟᱵᱚᱣᱟᱜ ᱢᱮᱱᱟᱜ ᱛᱟᱵᱚ ᱚᱱᱟ ᱛᱮᱜᱮ ᱟᱢ ᱚᱞ ᱢᱮᱱᱟᱜ ᱛᱟᱢᱟ ᱨᱚᱲ ᱢᱮᱱᱟᱜᱼᱟ ᱨᱚᱲ ᱦᱚᱸ ᱛᱟᱵᱚᱱ ᱢᱮᱱᱟᱜᱼᱟ ᱫᱷᱚᱨᱚᱢ ᱦᱚᱸ ᱛᱟᱵᱚᱱ ᱢᱮᱱᱟᱜᱼᱟ ᱚᱱᱟ ᱨᱮᱜᱮ ᱟᱵᱚ ᱫᱚᱵᱚᱱ ᱵᱟᱧᱪᱟᱣ ᱠᱟᱱᱟ ᱟᱵᱚ ᱚᱞ ᱪᱤᱠᱤ ᱛᱮᱵᱚᱱ ᱚᱞ ᱠᱟᱱᱟ ᱨᱚᱲ ᱛᱟᱵᱚᱱ ᱥᱟᱱᱛᱟᱲ ᱛᱮᱵᱚᱱ ᱨᱚᱲ ᱠᱟᱱᱟ ᱫᱷᱚᱨᱚᱢ ᱫᱚ ᱛᱟᱵᱚᱱ ᱥᱟᱨᱱᱟ ᱫᱷᱚᱨᱚᱢ ᱠᱟᱱᱟ ᱦᱳᱭ ᱥᱮ ᱵᱟᱝᱟ ᱚᱱᱟᱛᱮ ᱟᱢ ᱦᱚᱸ ᱢᱮᱱᱟᱢ ᱟᱨ ᱵᱟᱝᱢᱟ ᱟᱵᱚ ᱦᱚᱸ ᱢᱮᱱᱟᱜ ᱟᱠᱟᱫ ᱵᱚᱱ ᱜᱮᱭᱟ ᱤᱱᱟᱹ ᱛᱟᱭᱚᱢ ᱚᱞᱮᱢ ᱟᱫ ᱞᱮᱨᱮ ᱨᱚᱲᱮᱢ ᱟᱫ ᱞᱮᱨᱮ ᱫᱷᱚᱨᱚᱢᱮᱢ ᱟᱫ ᱞᱮᱨᱮ ᱟᱢ ᱦᱚᱢ ᱟᱫᱚᱜ ᱡᱩᱫᱤ ᱚᱞᱮᱢ ᱟᱫᱟ ᱨᱚᱲᱮᱢ ᱟᱫᱟ ᱫᱷᱚᱨᱚᱢᱮᱢ ᱟᱫᱟ ᱮᱱᱠᱷᱟᱱ ᱟᱢ ᱦᱚᱢ ᱟᱫᱚᱜ ᱜᱮᱭᱟ ᱥᱮ ᱵᱟᱝ ᱟᱢ ᱦᱚᱸ ᱱᱟᱦᱟᱜ ᱥᱟᱱᱛᱟᱲ ᱟᱲᱟᱝ ᱫᱚ ᱥᱚᱛᱮ ᱵᱟᱝ ᱥᱮ ᱚᱱᱟ ᱛᱮᱜᱮ ᱚᱞᱮᱢ ᱟᱫ ᱞᱮᱨᱮ ᱨᱚᱲᱮᱢ ᱟᱫ ᱞᱮᱨᱮ ᱫᱷᱚᱨᱚᱢᱮᱢ ᱟᱫ ᱞᱮᱨᱮ ᱟᱢ ᱦᱚᱢ ᱟᱫᱚᱜ ᱟᱢ ᱫᱚ ᱱᱟᱦᱟᱜ ᱟᱫᱚ ᱥᱟᱱᱛᱟᱲ ᱫᱚ ᱵᱟᱢ ᱞᱮᱠᱷᱟᱜᱼᱟ ᱟᱢ ᱫᱚ ᱪᱷᱟᱹᱛᱤᱠ ᱠᱚᱨᱮᱢ ᱞᱮᱠᱷᱟᱜᱼᱟ ᱱᱟᱦᱟᱜ ᱚᱱᱟ ᱨᱮ ᱱᱟᱦᱟᱜ ᱚᱱᱠᱟ ᱜᱤᱧ ᱞᱟᱹᱭ ᱟᱠᱟᱜᱼᱟ ᱤᱱᱟᱹ ᱛᱟᱭᱚᱢ ᱟᱢᱟᱜ ᱚᱲᱟᱜ ᱞᱟᱹᱜᱤᱫ ᱟᱢᱟᱜ ᱫᱩᱣᱟᱹᱨ ᱞᱟᱹᱜᱤᱫ ᱡᱟᱦᱟᱸᱭ ᱫᱚ ᱵᱟᱭ ᱧᱮᱡ ᱧᱮᱞᱮᱫ ᱟᱢ ᱜᱮᱢ ᱧᱮᱞᱮᱫ ᱟᱢᱟᱜ ᱚᱲᱟᱜ ᱞᱟᱹᱜᱤᱫ ᱟᱢᱟᱜ ᱫᱩᱣᱟᱹᱨ ᱞᱟᱹᱜᱤᱫ ᱫᱚ ᱱᱟᱦᱟᱜ ᱡᱟᱦᱟᱸᱭ ᱫᱚ ᱧᱮᱞᱮᱫ ᱛᱮ ᱚᱱᱟ ᱫᱚ ᱟᱢ ᱜᱮᱢ ᱧᱮᱞᱮᱜᱼᱟ ᱨᱮᱸᱜᱮᱡ ᱨᱟᱵᱟᱝ ᱟᱨ ᱵᱟᱝᱢᱟ ᱡᱟᱦᱟᱱᱟᱜ ᱜᱮ ᱱᱟᱦᱟᱜ ᱚᱥᱩᱵᱤᱫᱷᱟ ᱮᱱᱮᱴ ᱮᱴᱠᱮᱴᱚᱬᱮ ᱠᱚᱨᱮᱢ ᱧᱩᱨ ᱟᱠᱟᱱᱟ ᱮᱴᱟᱜ ᱦᱚᱲ ᱫᱚᱠᱚ ᱧᱮᱞ ᱢᱮᱛᱮ ᱮᱴᱟᱜ ᱦᱚᱲ ᱫᱚ ᱵᱟᱠᱚ ᱧᱮᱞ ᱢᱮᱭᱟ ᱚᱱᱟ ᱫᱚ ᱟᱢ ᱜᱮᱢ ᱧᱮᱞᱮᱫ ᱦᱮᱸ ᱥᱮ ᱵᱟᱝᱟ ᱫᱟᱫᱟ ᱦᱩᱭᱮᱱ ᱵᱚᱭᱦᱟ ᱦᱩᱭᱮᱱ ᱡᱟᱦᱟᱸᱭ ᱠᱟᱱ ᱜᱮ ᱢᱮᱱ ᱞᱮᱠᱷᱟᱱ ᱟᱢ ᱵᱤᱯᱚᱫ ᱟᱯᱚᱫ ᱠᱚᱨᱮᱢ ᱧᱩᱨ ᱠᱚᱜ ᱡᱚᱦᱚᱜ ᱫᱚ ᱵᱟᱠᱚ ᱧᱮᱞᱮᱫ ᱚᱱᱟ ᱨᱮᱜᱮ ᱟᱢᱜᱮᱢ ᱧᱮᱞᱮᱫ ᱟᱢᱟᱜ ᱚᱲᱟᱜ ᱫᱩᱣᱟᱹᱨ ᱫᱚ ᱟᱢᱜᱮᱢ ᱧᱮᱞᱮᱫ ᱵᱩᱡᱷᱟᱹᱣ ᱫᱟᱲᱮᱭᱟᱜ ᱠᱟᱱ ᱜᱮᱭᱟᱵᱚᱱ ᱠᱤᱪᱷᱩ ᱠᱤᱪᱷᱩ ᱟᱹᱞᱤᱧ ᱦᱚᱸ ᱩᱱᱟᱹᱜ ᱴᱷᱟᱹᱣᱠᱟᱹ ᱫᱚ ᱱᱟᱦᱟᱜ ᱞᱟᱹᱭ ᱛᱮ ᱵᱟᱭ ᱯᱟᱲᱟᱣ ᱟᱹᱞᱤᱧᱟ ᱪᱤᱠᱟᱛᱮ ᱟᱵᱚ ᱛᱮᱜᱮ ᱚᱞ ᱟᱠᱟᱱᱟ ᱟᱨ ᱵᱟᱝᱟ ᱪᱤᱠᱤ ᱛᱮᱜᱮ ᱚᱞ ᱟᱠᱟᱱᱟ ᱟᱨ ᱥᱟᱱᱛᱟᱲ ᱛᱮᱜᱮᱧ ᱞᱟᱹᱭᱮᱫᱼᱟ ᱡᱩᱫᱤ ᱩᱲᱤᱭᱟ ᱠᱚᱛᱮᱧ ᱞᱟᱹᱭ ᱠᱷᱟᱱ ᱫᱚ ᱵᱟᱵᱚ ᱵᱩᱡᱷᱟᱹᱣ ᱫᱟᱲᱮᱭᱟᱜᱼᱟ ᱤᱱᱟᱹ ᱛᱟᱭᱚᱢ ᱪᱮᱫ ᱢᱮᱱᱟᱜᱼᱟ ᱟᱢᱟᱜ ᱡᱟᱹᱛᱤ ᱞᱟᱹᱜᱤᱫ ᱟᱢᱟᱜ ᱫᱷᱚᱨᱚᱢ ᱞᱟᱹᱜᱤᱫ ᱡᱟᱦᱟᱸᱭ ᱫᱚ ᱵᱟᱭ ᱧᱮᱧᱮᱞ ᱟᱢᱜᱮ ᱧᱮᱞ ᱢᱮ ᱦᱚᱸ ᱥᱮ ᱵᱟᱝᱟ ᱟᱢᱟᱜ ᱡᱟᱹᱛᱤ ᱞᱟᱹᱜᱤᱫ ᱟᱢᱟᱜ ᱫᱷᱚᱨᱚᱢ ᱞᱟᱹᱜᱤᱫ ᱟᱢᱟᱜ ᱡᱟᱹᱛᱤ ᱫᱚ ᱪᱮᱫ ᱠᱟᱱᱟ ᱟᱢᱟᱜ ᱫᱷᱚᱨᱚᱢ ᱫᱚ ᱪᱮᱫ ᱠᱟᱱᱟ ᱦᱮᱸ ᱟᱨ ᱟᱢᱟᱜ ᱡᱟᱹᱛᱤ ᱫᱷᱚᱨᱚᱢ ᱞᱟᱹᱜᱤᱫ ᱟᱢ ᱟᱢᱟᱜ ᱡᱟᱹᱛᱤ ᱞᱟᱹᱜᱤᱫ ᱟᱨ ᱟᱢᱟᱜ ᱫᱷᱚᱨᱚᱢ ᱞᱟᱹᱜᱤᱫ ᱦᱟᱸᱜ ᱮᱴᱟᱜ ᱦᱚᱲ ᱫᱚᱭ ᱧᱮᱞ ᱛᱮ ᱚᱱᱟ ᱫᱚ ᱟᱢᱜᱮ ᱧᱮᱞ ᱢᱮ ᱡᱟᱦᱟᱸᱭ ᱫᱚ ᱵᱟᱭ ᱧᱮᱞᱟ ᱟᱢᱜᱮ ᱧᱮᱞ ᱢᱮ ᱦᱚᱸ ᱥᱮ ᱵᱟᱝᱟ ᱛᱚ ᱚᱱᱟ ᱨᱮᱜᱤᱧ ᱢᱮᱱᱟ ᱱᱚᱰᱮ ᱠᱤᱱ ᱢᱮᱱ ᱟᱠᱟᱫ ᱞᱮᱠᱟ ᱜᱩᱨᱩ ᱛᱤᱠᱤᱱ ᱜᱩᱨᱩ ᱵᱟᱵᱟ ᱛᱤᱠᱤᱱ ᱟᱵᱚ ᱛᱮᱫᱚ ᱠᱚᱢ ᱥᱮ ᱠᱚᱢ ᱢᱮᱴᱨᱤᱠ ᱫᱷᱟᱹᱨᱤᱡ ᱫᱚ ᱱᱟᱦᱟᱜ ᱵᱚ ᱪᱮᱫᱚᱜ ᱫᱚ ᱟᱹᱰᱤ ᱛᱮᱫ ᱜᱮ ᱞᱟᱹᱠᱛᱤ ᱠᱟᱱᱟ ᱪᱤᱠᱤ ᱛᱮᱫᱚ ᱚᱞ ᱪᱤᱠᱤ ᱛᱮᱫᱚ ᱯᱟᱲᱦᱟᱜ ᱡᱮᱱᱟᱨᱮᱞ ᱛᱮ ᱡᱟᱦᱟᱸ ᱞᱮᱠᱟ ᱵᱚᱱ ᱯᱟᱲᱦᱟᱜ ᱠᱟᱱᱟ ᱱᱤᱛ ᱚᱞ ᱪᱤᱠᱤ ᱛᱮᱦᱚᱸ ᱚᱱᱟ ᱛᱮᱵᱚᱱ ᱯᱟᱲᱦᱟᱜ ᱫᱚ ᱤᱱᱟᱹᱜ ᱫᱚ ᱞᱟᱹᱠᱛᱤ ᱠᱟᱱᱟ ᱮᱱᱟᱝ ᱜᱮᱥᱮ ᱱᱚᱰᱮ ᱢᱮᱱ ᱟᱠᱟᱫ ᱞᱮᱠᱟ ᱚᱞ ᱢᱮᱱᱟᱜ ᱛᱟᱢᱟ ᱨᱚᱲ ᱢᱮᱱᱟᱜ ᱛᱟᱢᱟ ᱟᱵᱚ ᱫᱚ ᱚᱞ ᱛᱟᱵ ᱢᱮᱱᱟᱜᱼᱟ ᱡᱩᱫᱤ ᱵᱟᱢ ᱪᱮᱫᱚᱜ ᱠᱷᱟᱱ ᱫᱚ ᱮᱱᱠᱷᱟᱱ ᱟᱢ ᱫᱚ ᱱᱟᱦᱟᱜ ᱥᱟᱱᱛᱟᱲ ᱫᱚᱥᱚᱜ ᱛᱮ ᱟᱨ ᱵᱟᱝᱢᱟ ᱥᱟᱱᱛᱟᱲ ᱛᱮᱢ ᱞᱮᱠᱷᱟᱜ ᱛᱮ ᱦᱮᱸ ᱮᱱᱠᱷᱟᱹᱡ ᱫᱚᱥ ᱫᱚᱵᱚᱱ ᱫᱚᱥᱚᱜ ᱠᱟᱱ ᱜᱮᱭᱟ ᱦᱚᱲ ᱠᱚᱴᱷᱮᱱ ᱫᱚ ᱟᱞᱮ ᱥᱟᱱᱛᱟᱲ ᱠᱟᱱᱟᱞᱮ ᱟᱞᱮ ᱫᱚ ᱚᱞᱪᱤᱠᱤ ᱢᱮᱱᱟᱜ ᱜᱮᱭᱟ ᱮᱱᱠᱷᱟᱱ ᱪᱮᱫ ᱫᱚ ᱟᱵᱚ ᱪᱮᱫᱚᱜ ᱠᱟᱱᱟ ᱚᱱᱟ ᱨᱮᱞᱤᱧ ᱢᱮᱱᱮᱫᱼᱟ ᱪᱮᱫᱚᱜ ᱢᱟᱵᱚᱱ ᱟᱵᱚᱣᱟᱜ ᱡᱟᱹᱛᱤ ᱪᱮᱫ ᱠᱟᱱᱟ ᱫᱷᱚᱨᱚᱢ ᱪᱮᱫ ᱠᱟᱱᱟ ᱨᱚᱲ ᱛᱟᱵᱚᱱ ᱪᱮᱫ ᱠᱟᱱᱟ ᱟᱥᱚᱜ ᱠᱟᱱᱟ ᱟᱹᱞᱤᱧᱟᱜ ᱨᱚᱲ ᱠᱚ ᱱᱟᱦᱟᱜ ᱵᱟᱝ ᱵᱟᱝ ᱫᱚᱵᱚᱱ ᱵᱩᱡᱷᱟᱹᱣ ᱫᱟᱲᱮᱭᱟᱜ ᱠᱟᱱ ᱜᱮᱭᱟ ᱟᱫᱚ ᱵᱷᱤᱰᱤᱭᱳ ᱫᱚ ᱱᱟᱦᱟᱜ ᱱᱚᱰᱮ ᱜᱮ ᱱᱟᱦᱟᱜ ᱢᱩᱪᱟᱹᱫ ᱟᱠᱟᱱᱟ ᱟᱨ ᱵᱷᱤᱰᱤᱭᱳ ᱱᱟᱦᱟᱜ ᱛᱟᱵᱚᱱ ᱪᱮᱫ ᱞᱮᱠᱟᱱ ᱠᱚ ᱵᱩᱡᱷᱟᱹᱣ ᱠᱮᱜᱼᱟ ᱚᱱᱟ ᱠᱚᱢᱮᱱᱴ ᱥᱮᱠᱥᱚᱱ ᱨᱮ ᱞᱟᱹᱭ ᱯᱮ ᱛᱟᱵᱚᱱ ᱟᱨ ᱵᱷᱤᱰᱤᱭᱳ ᱠᱚ ᱠᱩᱥᱤᱭᱟᱜ ᱠᱷᱟᱱ ᱵᱷᱤᱰᱤᱭᱳ ᱵᱚᱱ ᱞᱟᱭᱤᱠ ᱠᱮᱜᱼᱟ ᱜᱟᱛᱮ ᱠᱚᱴᱷᱮᱱ ᱵᱚᱱ ᱥᱮᱭᱟᱨᱟ ᱟᱨ ᱥᱟᱵᱥᱠᱨᱟᱭᱤᱵᱽ ᱢᱮ ᱢᱤᱫᱴᱟᱝ ᱵᱚᱱ ᱮᱢ ᱠᱟᱜᱼᱟ ᱛᱚᱵᱮ ᱮᱱᱟᱝ ᱟᱹᱞᱤᱧ ᱢᱟᱲᱟᱝ ᱥᱮᱫ ᱱᱚᱣᱟ ᱤᱭᱩᱴᱩᱵᱽ ᱪᱮᱱᱮᱞ ᱞᱤᱧ ᱞᱟᱦᱟ ᱫᱟᱲᱮᱭᱟᱜᱼᱟ ᱟᱨ ᱵᱟᱝ ᱟᱯᱮ ᱠᱚᱣᱟᱜ ᱜᱚᱲᱚ ᱥᱚᱦᱚᱫ ᱵᱩᱜᱤ ᱱᱟᱯᱟᱭ ᱜᱮ ᱪᱟᱹᱞᱩ ᱟᱠᱟᱱᱟ ᱟᱨ ᱚᱠᱟ ᱠᱚᱨᱮ ᱡᱩᱫᱤ ᱟᱹᱞᱤᱧ ᱡᱟᱦᱟᱸ ᱜᱟᱹᱞᱛᱤ ᱜᱮᱞᱤᱧ ᱞᱟᱹᱭᱮᱫᱼᱟ ᱟᱨ ᱵᱟᱝ ᱜᱟᱹᱞᱛᱤ ᱜᱮᱞᱤᱧ ᱨᱟᱦᱟᱭᱮᱫ ᱠᱷᱟᱱ ᱚᱱᱟ ᱠᱚᱵᱚᱱ ᱵᱟᱰᱟᱭ ᱠᱷᱟᱱ ᱴᱷᱟᱹᱣᱠᱟᱹ ᱡᱮᱱᱟ

ᱪᱮᱫ ᱞᱮᱠᱟ ᱵᱚᱱ ᱱᱮᱦᱚᱨᱚᱜᱼᱟ ᱚᱱᱟ ᱟᱹᱜᱩ ᱟᱛᱮ ᱱᱟᱜ ᱞᱤᱧ ᱦᱤᱡᱩᱜᱼᱟ ᱛᱟᱹᱝᱜᱤ ᱛᱟᱲᱟᱜ ᱛᱟᱵᱚᱱ ᱛᱟᱦᱮᱸ ᱠᱚᱜ ᱯᱮ ᱛᱮᱦᱮᱧ ᱞᱟᱹᱜᱤᱫ ᱫᱚ ᱱᱤᱱᱟᱹᱜ ᱨᱮᱜᱮ ᱵᱤᱫᱟᱹᱭ ᱞᱤᱧ ᱤᱫᱤᱭᱟ ᱢᱟ ᱛᱚᱵᱮ ᱡᱚᱦᱟᱨ